ᱮᱱᱚᱢ ᱵᱟᱵᱟ ᱦᱚᱲᱮ ᱫᱟᱞ ᱦᱚᱪᱚᱭᱮᱱᱟ ᱮᱱᱚᱢ ᱵᱟᱵᱟ ᱩᱱᱤ ᱵᱟᱵᱟ ᱦᱚᱲ ᱢᱤᱫᱴᱮᱱ ᱠᱟᱹᱴᱩᱵ ᱛᱮ ᱵᱟᱭ ᱩᱫᱩᱜ ᱟᱫᱮᱭᱟ ᱟᱨ ᱛᱤ ᱛᱮ ᱵᱟᱭ ᱤᱯᱤᱞ ᱟᱫᱮᱭᱟ ᱪᱮᱫᱟᱜ ᱟᱡ ᱦᱚᱲᱟᱜ ᱤᱭᱟᱹ ᱨᱮᱥᱯᱮᱠᱴ ᱮ ᱛᱟᱦᱮᱸ ᱟᱡ ᱦᱚᱲᱟᱜ ᱤᱡᱽᱡᱚᱛ ᱮ ᱛᱟᱦᱮᱸ ᱚᱱᱟ ᱫᱚ ᱵᱟᱭ ᱤᱯᱤᱞ ᱞᱮᱫᱟ ᱮᱱᱦᱚᱸ ᱯᱩᱞᱤᱥ ᱵᱟᱞᱟ ᱮᱱᱦᱚᱸ ᱩᱱᱤ ᱟᱡ ᱦᱚᱲᱟᱜ ᱜᱮ ᱯᱚᱠᱥ ᱠᱚ ᱦᱟᱛᱟᱣ ᱠᱮᱫᱟ ᱥᱮ ᱟᱡ ᱦᱚᱲᱟᱜ ᱠᱟᱛᱷᱟ ᱜᱮ ᱫᱟᱢ ᱮᱱᱟ ᱫᱟᱲᱮᱭᱮᱱᱟ ᱟᱡ ᱦᱚᱲ ᱛᱤᱱᱟᱹᱜ ᱜᱮ ᱜᱟᱹᱞᱛᱤ ᱛᱤᱱᱟᱹᱜ ᱵᱤ ᱪᱮᱠᱟᱭ ᱜᱟᱹᱞᱛᱤ ᱮᱱᱦᱚᱸ ᱩᱱᱤ ᱟᱡ ᱦᱚᱲ ᱵᱟᱵᱟ ᱦᱚᱲ ᱩᱯᱚᱨᱮ ᱦᱟᱛ ᱩᱴᱷᱟᱹᱣ ᱞᱮᱠᱷᱟᱡ ᱛᱚ ᱥᱟᱱᱟᱢ ᱜᱟᱹᱞᱛᱤ ᱟᱡ ᱦᱚᱲᱮ ᱜᱟᱹᱞᱛᱤ ᱟᱠᱟᱫ ᱵᱟᱵᱟ ᱦᱚᱲᱮ ᱪᱟᱞᱟᱣ ᱪᱟᱵᱟᱭ ᱩᱱᱟᱹᱜ ᱯᱟᱣᱟᱨ ᱦᱮᱱᱟᱜᱼᱟ ᱟᱡ ᱚᱲᱟᱜ ᱨᱮ ᱟᱨ ᱠᱩᱪ ᱦᱚᱲ ᱠᱚ ᱢᱮᱱᱫᱟ ᱠᱩᱪ ᱟᱡ ᱦᱚᱲ ᱠᱚ ᱢᱮᱱᱫᱟ ᱵᱚᱞᱮ ᱵᱚᱞᱮ ᱟᱞᱮ ᱴᱷᱮᱡ ᱤᱭᱟᱹ ᱵᱟᱵᱟ ᱵᱟᱵᱟ ᱵᱟᱵᱟ ᱦᱚᱲᱟᱜ ᱫᱟᱨᱡᱟ ᱮᱢᱟ ᱚᱱᱛᱮ ᱵᱟᱵᱟ ᱵᱟᱵᱟ ᱦᱚᱲ ᱵᱟᱨᱟᱵᱟᱹᱨᱤ ᱦᱚᱲ ᱚᱱᱟ ᱪᱮᱫ ᱟᱞᱮ ᱦᱚᱸ ᱯᱩᱨᱟᱹ ᱯᱟᱣᱟᱨ ᱦᱮᱱᱟᱜ ᱛᱟᱯᱮᱭᱟ ᱟᱞᱮ ᱦᱚᱸ ᱪᱮᱛᱟᱱ ᱦᱮᱱᱟᱜ ᱛᱟᱯᱮᱭᱟ ᱮᱱ ᱦᱚᱸᱯᱮ ᱠᱷᱚᱡᱚᱜ ᱠᱟᱱᱟ ᱟᱫᱚ ᱦᱮᱸ ᱱᱩᱠᱩ ᱠᱟᱛᱷᱟ ᱜᱩᱨᱩ ᱦᱩᱭᱩᱜᱼᱟ ᱧᱮᱧᱮᱞ ᱦᱩᱭᱩᱜᱼᱟ ᱴᱷᱤᱠ ᱜᱮᱭᱟ ᱟᱨ ᱱᱤᱭᱟᱹ ᱡᱚ ᱯᱨᱚᱵᱞᱮᱢ ᱠᱟᱱᱟ ᱦᱟᱨᱮᱠ ᱥᱚᱢᱟᱡᱽ ᱨᱮ ᱦᱟᱨᱮᱠ ᱜᱷᱟᱨᱚᱸᱡᱽ ᱨᱮ ᱦᱩᱭᱩᱜ ᱠᱟᱱᱟ ᱟᱵᱚ ᱠᱚᱫᱚ ᱪᱮᱫ ᱟᱨ ᱟᱨ ᱠᱟᱥᱴ ᱨᱮᱦᱚᱸ ᱦᱮᱱᱟᱜ ᱠᱟᱱᱟ ᱱᱤᱭᱟᱹ ᱠᱚ ᱯᱨᱚᱵᱞᱮᱢ ᱟᱨ ᱥᱚᱢᱟᱡᱽ ᱫᱚᱠᱚ ᱵᱟᱹᱲᱤᱡ ᱠᱟᱜ ᱠᱷᱟᱱ ᱵᱟᱝ ᱟᱭᱳ ᱦᱚᱲ ᱠᱚ ᱵᱟᱹᱲᱤᱡ ᱠᱟᱫᱟ

ᱢᱤᱫ ᱮᱜᱮᱨ ᱠᱚ ᱛᱟᱦᱮᱱ ᱠᱟᱱᱟ ᱢᱤᱫ ᱤᱭᱟᱹ ᱪᱮᱠᱟ ᱤᱭᱟᱹ ᱡᱷᱟᱜᱽᱲᱟ ᱠᱚ ᱛᱟᱦᱮᱱ ᱠᱟᱱᱟ ᱵᱟᱹᱭ ᱵᱟᱹᱭ ᱛᱮ ᱩᱱᱠᱩ ᱵᱟᱵᱟ ᱦᱚᱲ ᱠᱚ ᱡᱷᱟᱜᱽᱲᱟᱜ ᱠᱟᱱᱟ ᱚᱸᱰᱮ ᱪᱮᱫ ᱪᱮᱠᱟᱭᱮᱱᱟ ᱡᱷᱟᱜᱽᱲᱟ ᱯᱟᱭᱫᱟᱭᱮᱱ ᱠᱷᱟᱡ ᱚᱲᱟᱜ ᱤᱭᱟᱹ ᱜᱷᱟᱨᱚᱸᱡᱽ ᱵᱟᱹᱲᱤᱡ ᱮᱱᱟ ᱯᱚᱨᱤᱵᱟᱨ ᱵᱟᱹᱲᱤᱡ ᱮᱱᱟ ᱟᱫᱚ ᱚᱸᱰᱮ ᱚᱠᱚᱭ ᱚᱠᱚᱭ ᱫᱩᱥᱤ ᱦᱩᱭᱱᱟ ᱟᱭᱳ ᱦᱚᱲ ᱜᱮ ᱛᱷᱚᱨ

ᱟᱵᱚ ᱴᱚᱞᱟ ᱴᱚᱴᱟ ᱨᱮᱦᱚᱸ ᱟᱹᱠᱷᱨᱤᱧᱚᱜ ᱠᱟᱱᱟ ᱠᱚ ᱢᱤᱫ ᱵᱟᱨ ᱯᱟᱭᱥᱟ ᱞᱟᱹᱜᱤᱫ ᱛᱮ ᱟᱫᱚ ᱥᱚᱢᱟᱡᱽ ᱚᱠᱚᱭ ᱵᱟᱹᱲᱤᱡ ᱠᱮᱫᱟ ᱟᱭᱳ ᱦᱚᱲ ᱜᱮ ᱛᱷᱚᱨ ᱟᱜᱚᱨ ᱵᱟᱹᱲᱤᱡ ᱯᱮ ᱟᱹᱭᱠᱟᱹᱣ ᱠᱟᱱ ᱛᱤᱧ ᱯᱟᱨᱥᱚᱱᱟᱞ ᱱᱟᱢᱵᱟᱨ ᱛᱮᱯᱮ ᱯᱷᱳᱱ ᱫᱟᱲᱮᱭᱟᱜᱼᱟ ᱟᱨ ᱯᱮ ᱢᱮᱱ ᱫᱟᱲᱮᱭᱟᱹᱧᱟ ᱪᱮᱫᱟᱜ ᱱᱤᱭᱟᱹ ᱠᱟᱛᱷᱟᱢ ᱢᱮᱱ ᱠᱮᱫᱟ ᱟᱜᱚᱨ ᱚᱱᱟ ᱠᱷᱚᱱ ᱵᱟᱹᱲᱤᱡ ᱯᱮ ᱟᱹᱭᱠᱟᱹᱣ ᱠᱟᱱ ᱠᱷᱟᱡ ᱟᱨᱦᱚᱸ ᱛᱚ ᱵᱷᱤᱰᱤᱭᱳ ᱵᱮᱱᱟᱣ ᱯᱮ ᱤᱧ ᱞᱮᱠᱟᱜᱮ ᱟᱨ ᱟᱞᱮ ᱫᱩᱥᱤ ᱴᱷᱟᱨᱟᱣ ᱞᱮᱯᱮ ᱟᱞᱮ ᱪᱮᱫ ᱞᱮ ᱵᱟᱹᱲᱤᱡ ᱫᱟ ᱟᱯᱮ ᱞᱟᱹᱜᱤᱫ ᱛᱮ ᱱᱟ ᱟᱞᱮ ᱞᱮ ᱵᱩᱡᱷᱟᱹᱣ ᱫᱟᱲᱮ ᱟᱞᱮ ᱟᱯᱮ ᱪᱮᱫ ᱞᱮᱠᱟ ᱞᱮ ᱵᱟᱹᱲᱤᱡ ᱟᱯᱮᱭᱟ ᱟᱞᱮ ᱞᱮ ᱵᱩᱡᱷᱟᱹᱣ ᱫᱟᱲᱮ ᱟᱞᱮ ᱮᱦᱥᱟᱥ ᱦᱮᱸ ᱟᱞᱮ ᱞᱮ ᱵᱟᱹᱲᱤᱡ ᱫᱟ ᱟᱞᱮ ᱵᱟᱹᱲᱤᱡ ᱫᱟ ᱟᱞᱮ ᱞᱮ ᱵᱩᱡᱷᱟᱹᱣ ᱫᱟᱲᱮᱭᱟ ᱪᱮᱫ ᱞᱮᱠᱟ ᱤᱧ ᱟᱯᱮ ᱱᱤᱛᱚᱜ ᱥᱟᱢᱡᱟᱣ ᱤᱧ ᱠᱳᱥᱤᱥ ᱫᱟ ᱚᱱᱠᱟ ᱟᱯᱮ ᱦᱚᱸ ᱥᱟᱵ ᱵᱩᱡᱷᱟᱹᱣ ᱦᱩᱭᱩᱜ ᱛᱟᱯᱮᱭᱟ ᱟᱜᱟᱨ ᱚᱱᱠᱟ ᱟᱯᱮ ᱚᱱᱠᱟ ᱵᱷᱤᱰᱤᱭᱳ ᱯᱮ ᱵᱮᱱᱟᱣ ᱞᱮᱠᱷᱟᱡ ᱱᱩᱠᱩ ᱟᱯᱮ ᱠᱚᱲᱟ ᱱᱤᱝᱠᱟᱱ ᱠᱟᱱ ᱱᱤᱭᱟᱹ ᱱᱤᱭᱟᱹ ᱠᱚ ᱵᱟᱹᱲᱤᱡ ᱫᱟ ᱟᱞᱮ ᱠᱩᱲᱤ ᱠᱚ ᱞᱟᱹᱜᱤᱫ ᱛᱮ ᱛᱚ ᱟᱞᱮ ᱞᱮ ᱵᱩᱡᱷᱟᱹᱣᱟ ᱦᱮᱸ ᱵᱟᱝ ᱫᱚ ᱵᱟᱹᱲᱤᱡ ᱫᱟ ᱵᱟᱝ ᱫᱚ ᱱᱩᱭ ᱟᱡ ᱦᱚᱲ ᱱᱤᱝᱠᱟᱭ ᱢᱮᱛᱟᱣ ᱞᱮ ᱠᱟᱱᱟ ᱛᱚᱞᱮ ᱟᱞᱮ ᱵᱩᱡᱷᱟᱹᱣᱟ ᱵᱚᱞᱮ ᱵᱟᱞᱮ ᱠᱟᱹᱢᱤᱭᱟ ᱟᱫᱚ ᱟᱯᱮ ᱟᱭᱳ ᱦᱚᱲ ᱜᱮ ᱟᱯᱮ ᱫᱚ ᱫᱩᱠ ᱠᱟᱛᱮ ᱛᱤᱸᱜᱩᱜ ᱠᱟᱱᱟ ᱥᱚᱢᱟᱡᱽ ᱵᱟᱨᱮᱛᱮ ᱥᱮ ᱨᱚᱲ ᱞᱟᱹᱜᱤᱫ ᱛᱮ ᱥᱮ ᱵᱟᱵᱟ ᱱᱤᱭᱟᱹ ᱱᱤᱭᱟᱹ ᱠᱚ ᱜᱟᱹᱞᱛᱤᱭᱮᱫᱟ ᱱᱤᱭᱟᱹ ᱜᱟᱹᱞᱛᱤ ᱵᱟᱝ ᱦᱳᱱᱟ ᱪᱟᱦᱤᱭᱮ ᱟᱫᱚ ᱤᱧ ᱫᱚ ᱚᱱᱟᱛᱤᱧ ᱢᱮᱱᱫᱟ ᱤᱧ ᱫᱚ ᱪᱮᱫ ᱤᱭᱟᱹ ᱟᱭᱳ ᱦᱚᱲ ᱪᱮᱫ ᱯᱮ ᱜᱟᱹᱞᱛᱤᱭᱮᱫᱟ ᱚᱱᱟᱧ ᱞᱟᱹᱭ ᱞᱟᱹᱭ ᱟᱯᱮ ᱠᱟᱱᱟ ᱤᱧ ᱫᱚ ᱵᱟᱨ ᱵᱟᱨ ᱱᱤᱭᱟᱹ ᱠᱟᱛᱷᱟᱧ ᱢᱮᱱᱟ ᱵᱚᱞᱮ ᱥᱚᱢᱟᱡᱽ ᱫᱚ ᱟᱭᱳ ᱦᱚᱲ ᱠᱚ ᱵᱟᱹᱲᱤᱡ ᱟᱠᱟᱫᱟ ᱟᱫᱚ ᱱᱤᱭᱟᱹ ᱠᱚ ᱠᱟᱛᱷᱟ ᱵᱩᱡᱷᱟᱹᱣ ᱡᱟᱹᱨᱩᱨᱤ ᱠᱟᱱᱟ ᱟᱨ ᱡᱟᱫᱟ ᱵᱟᱹᱧ ᱨᱚᱲᱟ ᱵᱟᱥ ᱱᱤᱭᱟᱹ ᱜᱮ ᱵᱚᱞᱮ ᱥᱚᱢᱟᱡᱽ ᱫᱚ ᱩᱱᱠᱩ ᱠᱚ ᱵᱟᱹᱲᱤᱡ ᱟᱠᱟᱫᱟ ᱡᱮ ᱵᱚᱞᱮ ᱚᱠᱚᱭ ᱵᱟᱹᱲᱤᱡ ᱮ ᱜᱩᱱᱟᱹᱱᱚᱜ ᱠᱟᱱ ᱵᱟᱹᱲᱤᱡ ᱮ ᱥᱩᱪᱟᱹᱣᱮᱫ ᱠᱟᱱ ᱥᱚᱢᱟᱡᱽ ᱞᱟᱹᱜᱤᱫ ᱛᱮ ᱚᱠᱚᱭ ᱢᱚᱡᱽ ᱜᱩᱱᱟᱹᱱᱚᱜ ᱠᱟᱱ ᱩᱱᱤ ᱫᱚ ᱩᱱᱤ ᱥᱟᱨᱦᱟᱣ ᱫᱮᱭᱟ ᱟᱨ ᱦᱟᱡᱩᱜ ᱠᱟᱱ ᱵᱷᱤᱰᱤᱭᱳ ᱢᱤᱫᱴᱮᱱ ᱵᱟᱹᱦᱩ ᱵᱤᱴᱤ ᱨᱮᱱᱟᱜ ᱠᱟᱹᱦᱱᱤ ᱞᱟᱹᱭ ᱯᱮᱭᱟ ᱪᱮᱫ ᱞᱮᱠᱟᱛᱮ ᱜᱷᱤᱨᱱᱤ ᱠᱚ ᱵᱮᱱᱟᱜ ᱠᱟᱱᱟ ᱟᱨ ᱪᱮᱫ ᱞᱮᱠᱟ ᱜᱷᱤᱨᱱᱤ ᱦᱚᱱᱟ ᱪᱟᱦᱤᱭᱮ ᱥᱚᱢᱟᱡᱽ ᱨᱮ ᱚᱱᱟ ᱵᱟᱨᱮᱛᱮ ᱤᱧ ᱱᱤᱭᱟᱹ ᱵᱷᱤᱰᱤᱭᱳ ᱫᱚ ᱟᱯᱮ ᱫᱚ ᱱᱟᱥᱮᱭᱟᱜ ᱦᱚᱸ ᱵᱟᱹᱲᱤᱡ ᱵᱟᱹᱧ ᱞᱮᱠᱷᱟ ᱯᱮᱭᱟ ᱞᱮᱠᱤᱱ ᱥᱟᱢᱡᱟᱣ ᱤᱧ ᱠᱳᱥᱤᱥ ᱮᱫᱟ ᱤᱧ ᱥᱟᱨᱦᱟᱣᱮᱫ ᱯᱮᱭᱟ ᱤᱧ ᱦᱚᱸ ᱞᱮᱠᱤᱱ ᱠᱳᱥᱤᱥ ᱵᱩᱡᱷᱟᱹᱣ ᱯᱮ ᱤᱧᱟᱹᱜ ᱠᱟᱛᱷᱟ ᱟᱨ ᱱᱤᱭᱟᱹ ᱵᱷᱤᱰᱤᱭᱳ ᱥᱮᱭᱟᱨ ᱯᱮ ᱟᱨ ᱟᱜᱮ ᱵᱟᱲᱦᱟᱣ ᱯᱮ ᱛᱚᱵᱮ ᱟᱹᱱᱤᱡ ᱜᱮ ᱥᱚᱢᱟᱡᱽ ᱵᱟᱧᱪᱟᱜ ᱛᱟᱵᱚᱱᱟ ᱟᱨ ᱟᱜᱮ ᱵᱚᱱ ᱞᱟᱦᱟ ᱫᱟᱲᱮᱭᱟᱜᱼᱟ ᱟᱵᱚ ᱢᱟ ᱛᱚᱵᱮ ᱡᱚᱦᱟᱨ ᱜᱮ ᱡᱟᱦᱟᱱᱟᱜ ᱨᱚᱲ ᱵᱟᱹᱲᱤᱡ ᱠᱮ ᱠᱷᱟᱡ ᱫᱚᱧ ᱢᱟᱹᱯᱤᱧ ᱠᱷᱚᱡᱚᱜᱼᱟ ᱟᱨ ᱪᱮᱫ ᱤᱧ ᱢᱮᱱᱟ ᱢᱟ ᱛᱚᱵᱮ ᱫᱚᱦᱚ ᱫᱚᱦᱚᱭᱮᱫᱟᱹᱧ ᱡᱚᱦᱟᱨ ᱜᱮ ᱡᱚᱛᱚ ᱠᱚᱧ ᱫᱚᱦᱚ ᱠᱷᱚᱡ